ᱡᱚᱦᱟᱨ ᱮᱡᱩᱠᱮᱥᱚᱱ ᱚᱯᱷ ᱥᱟᱱᱛᱟᱞᱤ ᱤᱭᱩᱴᱩᱵᱽ ᱪᱮᱱᱮᱞ ᱨᱮ ᱟᱯᱮ ᱠᱚ ᱥᱟᱹᱜᱩᱱ ᱫᱟᱨᱟᱢ ᱛᱮᱦᱮᱧ ᱫᱚ ᱚᱞᱪᱤᱠᱤ ᱨᱮᱱᱟᱜ ᱟᱲᱟᱝ ᱦᱟᱹᱴᱤᱧ ᱚᱞᱪᱤᱠᱤ ᱨᱮᱱᱟᱜ ᱟᱲᱟᱝ ᱦᱟᱹᱴᱤᱧ ᱨᱮ ᱯᱨᱚᱛᱷᱚᱢ ᱟᱲᱟᱝ ᱪᱤᱠᱤ ᱵᱚᱱ ᱧᱮᱞᱟ ᱟᱲᱟᱝ ᱪᱤᱠᱤ ᱠᱷᱚᱱ ᱪᱮᱫ ᱪᱮᱫ ᱟᱲᱟᱝ ᱩᱰᱩᱠ ᱟᱠᱟᱱᱟ ᱚᱱᱟ ᱜᱮ ᱱᱚᱣᱟ ᱵᱷᱤᱰᱤᱭᱳ ᱨᱮᱫᱚ ᱵᱚᱱ ᱧᱮᱞᱟ ᱢᱟ ᱛᱚᱵᱮ ᱪᱚᱞᱚ ᱱᱚᱣᱟ ᱵᱷᱤᱰᱤᱭᱳ ᱵᱚᱱ ᱮᱛᱚᱦᱚᱵ ᱞᱮᱜᱮ ᱚᱞᱪᱤᱠᱤ ᱟᱲᱟᱝ ᱦᱟᱹᱴᱤᱧ ᱟᱲᱟᱝ ᱢᱟᱱᱮ ᱵᱚᱨᱱᱚ ᱟᱫᱚ ᱢᱤᱫ ᱫᱚ ᱨᱟᱦᱟ ᱟᱲᱟᱝ ᱟᱨ ᱢᱤᱫ ᱫᱚ ᱠᱮᱪᱮᱫ ᱟᱲᱟᱝ ᱨᱟᱦᱟ ᱟᱲᱟᱝ ᱫᱚ ᱥᱩᱨᱚ ᱵᱚᱨᱱᱚ ᱟᱨ ᱠᱮᱪᱮᱫ ᱟᱲᱟᱝ ᱫᱚ ᱵᱮᱧᱡᱚᱨ ᱵᱚᱨᱱᱚ ᱱᱚᱣᱟ ᱱᱤᱭᱟᱹ ᱛᱟᱭᱱᱚᱢ ᱨᱟᱦᱟ ᱟᱲᱟᱝ ᱨᱟᱦᱟ ᱟᱲᱟᱝ ᱢᱟᱱᱮ ᱥᱩᱨᱚᱵᱚᱨᱱᱚ ᱫᱚ ᱚᱠᱚᱭ ᱠᱚ ᱚᱞ ᱢᱮᱱᱟᱜ ᱠᱚᱣᱟ ᱱᱚᱰᱮ ᱢᱮᱱᱟᱜ ᱠᱤᱱᱟ ᱚ ᱟ ᱤ ᱩ ᱮ ᱳ ᱱᱤᱭᱟᱹ ᱛᱟᱭᱱᱚᱢ ᱠᱮᱪᱮᱫ ᱟᱲᱟᱝ ᱠᱮᱪᱮᱫ ᱟᱲᱟᱝ ᱢᱟᱱᱮ ᱵᱮᱧᱡᱚᱱ ᱵᱚᱨᱱᱚ ᱟᱫᱚ ᱱᱚᱣᱟ ᱠᱮᱪᱮᱫ ᱟᱲᱟᱝ ᱨᱮ ᱚᱠᱚᱭ ᱚᱠᱚᱭ ᱚᱞ ᱢᱮᱱᱟᱜ ᱠᱚᱣᱟ ᱛᱟᱦᱚᱞᱮ ᱚᱛ ᱚᱜ ᱚᱝ ᱚᱞ ᱟᱠ ᱟᱡ ᱟᱢ ᱟᱹᱣ ᱤᱥ ᱤ ᱤᱧ ᱤᱨ ᱩᱪ ᱩᱫ ᱩᱬ ᱩᱭ ᱮᱯᱷ ᱮᱲ ᱮᱱ ᱮᱲ ᱩᱴ ᱩᱯ ᱩᱝ ᱩᱦ ᱱᱩᱠᱩ ᱠᱚ ᱢᱩᱫᱽᱨᱮ ᱠᱮᱪᱮᱫ ᱟᱲᱟᱝ ᱟᱨᱦᱚᱸ ᱯᱩᱱ ᱦᱟᱹᱴᱤᱧ ᱨᱮ ᱦᱟᱹᱴᱤᱧ ᱟᱠᱟᱱᱟ ᱱᱚᱣᱟ ᱦᱟᱹᱴᱤᱧ ᱨᱮ ᱯᱩᱭᱞᱩ ᱨᱮᱫᱚ ᱯᱟᱨᱦᱟᱲ ᱠᱮᱪᱮᱫ ᱟᱲᱟᱝ ᱫᱚᱥᱟᱨ ᱫᱚ ᱛᱟᱹᱯᱩᱜ ᱠᱮᱪᱮᱫ ᱟᱲᱟᱝ ᱤᱱᱟᱹ ᱛᱟᱭᱱᱚᱢ ᱨᱟᱲᱟᱝ ᱠᱮᱪᱮᱫ ᱟᱲᱟᱝ ᱛᱟᱭᱱᱚᱢ ᱨᱮᱫᱚ ᱡᱮᱛᱞᱮᱫ ᱠᱮᱪᱮᱫ ᱟᱲᱟᱝ ᱱᱚᱣᱟ ᱠᱮᱪᱮᱫ ᱟᱲᱟᱝ ᱠᱚ ᱯᱩᱱ ᱦᱟᱹᱴᱤᱧ ᱨᱮ ᱦᱟᱹᱴᱤᱧ ᱟᱠᱟᱱᱟ ᱟᱫᱚ ᱱᱚᱣᱟ ᱟᱲᱟᱝ ᱠᱚᱫᱚ ᱚᱠᱚᱭ ᱚᱠᱚᱭ ᱚᱞ ᱢᱮᱱᱟᱜ ᱠᱚᱣᱟ ᱚᱱᱟ ᱠᱚ ᱠᱟᱹᱴᱤᱡ ᱵᱚᱱ ᱧᱮᱞ ᱧᱚᱜᱟ ᱱᱚᱣᱟ ᱯᱟᱨᱦᱟᱲ ᱠᱮᱪᱮᱫ ᱟᱲᱟᱝ ᱨᱮ ᱚᱠᱚᱭ ᱱᱤᱛᱚᱜ ᱯᱟᱨᱦᱟᱲ ᱠᱮᱪᱮᱫ ᱟᱲᱟᱝ ᱯᱟᱨᱦᱟᱲ ᱠᱮᱪᱮᱫ ᱟᱲᱟᱝ ᱚᱠᱚᱭ ᱚᱞ ᱠᱚ ᱢᱮᱱᱟᱜ ᱠᱚᱣᱟ ᱫᱚᱥᱟᱨ ᱨᱮᱫᱚ ᱛᱟᱹᱯᱩᱜ ᱠᱮᱪᱮᱫ ᱟᱲᱟᱝ ᱛᱟᱹᱯᱩᱜ ᱠᱮᱪᱮᱫ ᱟᱲᱟᱝ ᱱᱚᱣᱟ ᱨᱮ ᱚᱠᱚᱭ ᱠᱚ ᱢᱮᱱᱟᱜ ᱠᱚᱣᱟ ᱦᱟᱸᱜ ᱛᱟᱨᱯᱚᱨᱮ ᱨᱟᱲᱟᱝ ᱠᱮᱪᱮᱫ ᱟᱲᱟᱝ ᱨᱟᱲᱟᱝ ᱠᱮᱪᱮᱫ ᱟᱲᱟᱝ ᱱᱤᱭᱟᱹ ᱛᱟᱭᱱᱚᱢ ᱡᱮᱛᱞᱮᱫ ᱠᱮᱪᱮᱫ ᱟᱲᱟᱝ ᱡᱮᱛᱞᱮᱫ ᱠᱮᱪᱮᱫ ᱟᱲᱟᱝ ᱟᱫᱚ ᱯᱟᱨᱦᱟᱲ ᱠᱮᱪᱮᱫ ᱟᱲᱟᱜ ᱨᱮᱜᱮ ᱵᱚᱱ ᱧᱮᱞ ᱠᱚᱣᱟ ᱚᱛ ᱟᱠ ᱤᱥ ᱩᱪ ᱮᱯᱷ ᱮᱴ ᱱᱚᱝᱠᱟ ᱜᱮ ᱛᱟᱹᱯᱩᱜ ᱠᱮᱪᱮᱫ ᱟᱲᱟᱝ ᱨᱮ ᱚᱜ ᱟᱡ ᱤ ᱩᱫ ᱮᱰ ᱚᱵ ᱤᱱᱟᱹ ᱛᱟᱭᱱᱚᱢ ᱨᱟᱲᱟᱝ ᱠᱮᱪᱮᱫ ᱟᱲᱟᱝ ᱚᱝ ᱟᱢ ᱤᱧ ᱩᱬ ᱮᱱ ᱩᱝ ᱤᱱᱟᱹ ᱛᱟᱭᱱᱚᱢ ᱡᱮᱫ ᱞᱮᱫ ᱠᱮᱪᱮᱫ ᱟᱲᱟᱝ ᱚᱞ ᱟᱣ ᱤᱨ ᱩᱭ ᱮᱱ ᱩᱦ ᱱᱚᱣᱟ ᱠᱮᱪᱮᱫ ᱟᱲᱟᱝ ᱨᱮᱱᱟᱜ ᱡᱚᱛᱚ ᱵᱚᱱ ᱧᱮᱞ ᱢᱩᱪᱟᱹᱫ ᱠᱮᱜᱼᱟ ᱵᱷᱤᱰᱤᱭᱳ ᱚᱠᱟ ᱞᱮᱠᱟ ᱵᱚᱱ ᱵᱩᱡᱷᱟᱹᱣ ᱠᱮᱜᱼᱟ ᱢᱤᱢᱤᱫᱴᱟᱝ ᱞᱟᱭᱤᱠᱥ ᱵᱟᱝᱢᱟ ᱥᱟᱵᱥᱠᱨᱟᱭᱤᱵᱽ ᱛᱟᱵᱚᱱ ᱯᱮ